ᱡᱚᱦᱟᱨ ᱜᱮ ᱥᱟᱱᱟᱢ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚᱨᱮᱱᱟᱜ ᱞᱟᱹᱱᱟᱹᱭ ᱠᱚ ᱟᱨ ᱱᱚᱣᱟ ᱵᱷᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱦᱚᱸ ᱡᱚᱴᱮᱫ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱯᱳᱭᱞᱳ ᱠᱩᱠᱞᱤ ᱫᱮᱵᱚᱱ ᱛᱤᱸᱜᱩᱱ ᱟᱹᱫᱤᱵᱟᱹᱥᱤ ᱵᱤᱨ ᱦᱳ ᱫᱮᱵᱚᱱ ᱛᱤᱸᱜᱩᱱ ᱟᱹᱫᱤᱵᱟᱹᱥᱤ ᱵᱤᱨ ᱱᱚᱣᱟ ᱚᱱᱚᱲᱦᱮᱫ ᱫᱚ ᱚᱠᱚᱭᱮ ᱚᱞ ᱟᱠᱟᱫᱟ ᱫᱮᱵᱚᱱ ᱛᱤᱸᱜᱩᱱ ᱟᱹᱫᱤᱵᱟᱹᱥᱤ ᱵᱤᱨ ᱦᱳ ᱫᱮᱵᱚᱱ ᱛᱤᱸᱜᱩᱱ ᱟᱹᱫᱤᱵᱟᱹᱥᱤ ᱵᱤᱨ ᱱᱚᱣᱟ ᱚᱱᱚᱬᱦᱮᱫ ᱫᱚ ᱚᱠᱚᱭ ᱮ ᱚᱞ ᱟᱠᱟᱫᱟ? ᱞᱟᱹᱱᱟᱹᱭ, ᱫᱮᱵᱚᱱ ᱛᱤᱸᱜᱩᱱ ᱟᱹᱫᱤᱵᱟᱹᱥᱤ ᱵᱤᱨ ᱦᱳ ᱫᱮᱵᱚᱱ ᱛᱤᱸᱜᱩᱱ ᱟᱹᱫᱤᱵᱟᱹᱥᱤ ᱵᱤᱨ ᱱᱚᱣᱟ ᱚᱱᱚᱬᱦᱮᱫ ᱫᱚ ᱥᱟᱹᱫᱷᱩ ᱨᱟᱢᱪᱟᱸᱫᱽ ᱢᱩᱨᱢᱩᱭ ᱚᱞ ᱟᱠᱟᱫᱟ᱾ ᱫᱚᱥᱟᱨ ᱠᱩᱠᱞᱤ, ᱥᱟᱱᱛᱟᱲᱤ ᱥᱟᱶᱦᱮᱫ ᱨᱮ ᱯᱩᱭᱞᱩ ᱠᱟᱹᱦᱱᱤ ᱫᱚ ᱚᱠᱟ ᱠᱟᱱᱟ? ᱥᱟᱱᱛᱟᱲᱤ ᱥᱟᱶᱦᱮᱫ ᱨᱮ ᱯᱩᱭᱞᱩ ᱠᱟᱹᱦᱱᱤ ᱫᱚ ᱚᱠᱟ ᱠᱟᱱᱟ? ᱞᱟᱹᱱᱟᱹᱭ ᱥᱟᱱᱛᱟᱲᱤ ᱥᱟᱶᱦᱮᱫ ᱨᱮ ᱯᱩᱭᱞᱩ ᱠᱟᱹᱦᱱᱤ ᱫᱚ ᱩᱞ ᱪᱟᱠᱛᱤ᱾ ᱛᱮᱥᱟᱨ ᱠᱩᱠᱞᱤ, ᱥᱤᱫᱩ ᱠᱟᱹᱱᱦᱩ ᱫᱚ ᱪᱤᱞᱤ ᱯᱟᱹᱨᱤᱥ ᱦᱚᱲ ᱠᱤᱱ ᱛᱟᱦᱮᱸ ᱠᱟᱱᱟ? ᱥᱤᱫᱩ ᱠᱟᱹᱱᱦᱩ ᱫᱚ ᱪᱤᱞᱤ ᱯᱟᱹᱨᱤᱥ ᱦᱚᱲ ᱠᱤᱱ ᱛᱟᱦᱮᱸ ᱠᱟᱱᱟ? ᱞᱟᱹᱱᱟᱹᱭ ᱥᱤᱫᱩ ᱠᱟᱹᱱᱦᱩ ᱫᱚ ᱢᱩᱨᱢᱩ ᱯᱟᱹᱨᱤᱥ ᱦᱚᱲ ᱠᱤᱱ ᱛᱟᱦᱮᱸ ᱠᱟᱱᱟ᱾ ᱯᱩᱱᱟᱜ ᱠᱩᱠᱞᱤ, ᱠᱷᱮᱨᱣᱟᱞ ᱵᱚᱝᱥᱚ ᱫᱷᱚᱨᱚᱢ ᱯᱩᱛᱷᱤ ᱚᱠᱚᱭ ᱮ ᱚᱞ ᱟᱠᱟᱫᱟ? ᱠᱷᱮᱨᱣᱟᱞ ᱵᱚᱝᱥᱚ ᱫᱷᱚᱨᱚᱢ ᱯᱩᱛᱷᱤ ᱚᱠᱚᱭᱮ ᱚᱞ ᱟᱠᱟᱫᱟ ᱞᱟᱹᱱᱟᱹᱭ ᱠᱷᱮᱨᱣᱟᱞ ᱵᱚᱝᱥᱚ ᱫᱷᱚᱨᱚᱢ ᱯᱩᱛᱷᱤ ᱫᱚ ᱢᱟᱹᱡᱷᱤ ᱨᱟᱢᱫᱟᱥ ᱴᱩᱰᱩᱭ ᱚᱞ ᱟᱠᱟᱫᱟ ᱢᱚᱬᱮᱭᱟᱜ ᱠᱩᱠᱞᱤ ᱢᱟᱹᱡᱷᱤ ᱨᱟᱢᱫᱟᱥ ᱴᱩᱰᱩ ᱫᱚ ᱚᱠᱟ ᱟᱹᱛᱩ ᱨᱮ ᱡᱟᱱᱟᱢ ᱞᱮᱱᱟᱭ ᱢᱟᱹᱡᱷᱤ ᱨᱟᱢᱫᱟᱥ ᱴᱩᱰᱩ ᱫᱚ ᱚᱠᱟ ᱟᱹᱛᱩ ᱨᱮ ᱡᱟᱱᱟᱢ ᱞᱮᱱᱟᱭ ᱞᱟᱹᱱᱟᱹᱭ ᱞᱟᱦᱟ ᱫᱚ ᱵᱤᱦᱟᱨ ᱯᱚᱱᱚᱛ ᱱᱟᱦᱟᱜ ᱫᱚ ᱡᱷᱟᱨᱠᱷᱚᱸᱰ ᱯᱚᱱᱚᱛ ᱨᱮᱱᱟᱜ ᱯᱩᱨᱵᱤ ᱥᱤᱝᱵᱷᱩᱢ ᱡᱤᱞᱟ ᱵᱚᱞᱚᱠ ᱫᱷᱟᱞᱵᱷᱩᱝᱜᱚᱲ ᱫᱟᱢᱯᱟᱲᱟ ᱴᱚᱴᱷᱟ ᱨᱮᱱᱟᱜ ᱠᱟᱹᱲᱣᱟᱹᱠᱟᱴᱟ ᱟᱹᱛᱩ ᱨᱮ ᱢᱟᱹᱡᱷᱤ ᱨᱟᱢᱫᱟᱥ ᱴᱩᱰᱩ ᱫᱚᱭ ᱡᱟᱱᱟᱢ ᱞᱮᱱᱟ᱾ ᱛᱩᱨᱩᱭ ᱟᱜ ᱠᱩᱠᱞᱤ ᱢᱟᱹᱡᱷᱤ ᱨᱟᱢᱫᱟᱥ ᱴᱩᱰᱩ ᱫᱚ ᱛᱤᱥ ᱮ ᱡᱟᱱᱟᱢ ᱞᱮᱱᱟ? ᱢᱟᱹᱡᱷᱤ ᱨᱟᱢᱫᱟᱥ ᱴᱩᱰᱩ ᱫᱚ ᱛᱤᱥ ᱮ ᱡᱟᱱᱟᱢ ᱞᱮᱱᱟ? ᱞᱟᱹᱱᱟᱹᱭ ᱢᱟᱹᱡᱷᱤ ᱨᱟᱢᱫᱟᱥ ᱴᱩᱰᱩ ᱫᱚ ᱫᱩ ᱚᱠᱴᱩᱵᱚᱨ ᱟᱴᱷᱟᱨᱚᱥᱚ ᱪᱩᱣᱟᱱᱱᱚ ᱥᱟᱞ ᱨᱮ ᱡᱟᱱᱟᱢ ᱞᱮᱱᱟᱭ᱾ ᱮᱭᱟᱭ ᱨᱮᱱᱟᱜ ᱠᱩᱠᱞᱤ ᱢᱟᱹᱡᱷᱤ ᱨᱟᱢᱫᱟᱥ ᱴᱩᱰᱩ ᱫᱚ ᱚᱠᱚᱭ ᱨᱤᱱ ᱦᱚᱯᱚᱱ ᱮ ᱛᱟᱦᱮᱸ ᱠᱟᱱᱟ? ᱢᱟᱹᱡᱷᱤ ᱨᱟᱢᱫᱟᱥ ᱴᱩᱰᱩ ᱫᱚ ᱚᱠᱚᱭ ᱨᱤᱱ ᱦᱚᱯᱚᱱ ᱮ ᱛᱟᱦᱮᱸ ᱠᱟᱱᱟ? ᱞᱟᱹᱱᱟᱹᱭ᱾ ᱢᱟᱹᱡᱷᱤ ᱨᱟᱢᱫᱟᱥ ᱴᱩᱰᱩ ᱫᱚ ᱥᱤᱛᱟᱹᱨᱟᱢ ᱴᱩᱰᱩ ᱨᱤᱱ ᱦᱚᱯᱚᱱ ᱮ ᱛᱟᱦᱮᱸ ᱠᱟᱱᱟ᱾ ᱤᱨᱟᱹᱞ ᱨᱮᱱᱟᱜ ᱠᱩᱠᱞᱤ, ᱫᱤᱥᱚᱢ ᱵᱷᱚᱠᱛᱟ ᱠᱟᱹᱦᱱᱤ ᱫᱚ ᱚᱠᱚᱭ ᱮ ᱚᱞ ᱟᱠᱟᱫᱟ? ᱫᱤᱥᱚᱢ ᱵᱷᱚᱠᱛᱟ ᱠᱟᱹᱦᱱᱤ ᱫᱚ ᱚᱠᱚᱭ ᱮ ᱚᱞ ᱟᱠᱟᱫᱟ? ᱞᱟᱹᱱᱟᱹᱭ, ᱫᱤᱥᱚᱢ ᱵᱷᱚᱠᱛᱟ ᱠᱟᱹᱦᱱᱤ ᱫᱚ ᱵᱟᱵᱩᱞᱟᱞ ᱢᱩᱨᱢᱩ ᱮ ᱚᱞ ᱟᱠᱟᱫᱟ᱾ ᱟᱨᱮ ᱨᱮᱱᱟᱜ ᱠᱩᱠᱞᱤ, ᱫᱷᱚᱨᱚᱢ ᱟᱠᱷᱲᱟ ᱫᱚ ᱚᱠᱟ ᱞᱮᱠᱟᱱ ᱯᱩᱛᱷᱤ ᱠᱟᱱᱟ? ᱫᱷᱚᱨᱚᱢ ᱟᱠᱷᱲᱟ ᱫᱚ ᱚᱠᱟ ᱞᱮᱠᱟᱱ ᱯᱩᱛᱷᱤ ᱠᱟᱱᱟ ᱞᱟᱹᱱᱟᱹᱭ ᱫᱷᱚᱨᱚᱢ ᱟᱠᱷᱲᱟ ᱫᱚ ᱜᱟᱜᱟᱢ ᱯᱩᱛᱷᱤ ᱠᱟᱱᱟ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ ᱵᱤᱫᱩ ᱪᱟᱸᱫᱟᱱ ᱜᱟᱭᱟᱱ ᱯᱩᱛᱷᱤ ᱫᱚ ᱚᱠᱚᱭᱮ ᱚᱞ ᱟᱠᱟᱫᱟ ᱵᱤᱫᱩ ᱪᱟᱸᱫᱟᱱ ᱜᱟᱭᱟᱱ ᱯᱩᱛᱷᱤ ᱫᱚ ᱚᱠᱚᱭᱮ ᱚᱞ ᱟᱠᱟᱫᱟ ᱞᱟᱹᱱᱟᱹᱭ ᱵᱤᱫᱩ ᱪᱟᱸᱫᱟᱱ ᱜᱟᱭᱟᱱ ᱯᱩᱛᱷᱤ ᱫᱚ ᱯᱚᱱᱰᱤᱛ ᱨᱟᱹᱜᱷᱩᱱᱟᱛᱷ ᱢᱩᱨᱢᱩᱭ ᱚᱞ ᱟᱠᱟᱫᱟ